ᱦᱟᱭ ᱜᱟᱛᱮ ᱠᱚ ᱪᱮᱫ ᱞᱮᱠᱟ ᱢᱮᱱᱟᱜ ᱯᱮᱭᱟ ᱟᱥᱚᱜ ᱟᱹᱧ ᱢᱚᱡᱽ ᱜᱮ ᱢᱮᱱᱟᱜ ᱯᱮᱭᱟ ᱟᱨ ᱤᱧᱦᱚᱸᱧ ᱢᱚᱡᱽ ᱜᱮᱭᱟ ᱱᱟᱦᱟᱜ ᱟᱨ ᱛᱚ ᱜᱟᱛᱮ ᱠᱚ ᱛᱮᱦᱮᱧ ᱫᱚ ᱱᱟᱦᱟᱜ ᱵᱟᱜᱟᱱ ᱨᱮᱫᱚ ᱵᱟᱹᱧ ᱠᱟᱹᱢᱤ ᱠᱟᱱᱟ ᱛᱮᱦᱮᱧ ᱫᱚ ᱢᱟᱹᱞᱤᱠᱟᱜ ᱜᱮ ᱟᱭᱤᱥᱠᱨᱤᱢ ᱢᱮᱱᱟᱜᱼᱟ ᱚᱱᱟ ᱰᱮᱞᱤᱵᱷᱟᱨᱤᱧ ᱪᱟᱞᱟᱜ ᱠᱟᱱᱟ ᱱᱟᱦᱟᱜ ᱱᱚᱜᱼᱚᱭ ᱱᱚᱝᱠᱟ ᱱᱟᱦᱟᱜ ᱱᱚᱰᱮ ᱢᱤᱱᱟᱹᱧᱟ ᱱᱤᱛᱚᱜ ᱦᱟᱸᱜ ᱤᱧ ᱨᱮᱰᱤ ᱠᱟᱱᱟ ᱦᱟᱸᱜ ᱟᱨ ᱱᱚᱜᱼᱚᱭ ᱱᱚᱣᱟ ᱨᱩᱢ ᱥᱮᱧ ᱟᱫᱮᱨᱮᱫ ᱵᱚᱱᱟ ᱱᱚᱜᱼᱚᱭ ᱱᱚᱝᱠᱟ ᱱᱟᱦᱟᱜ ᱱᱚᱣᱟ ᱱᱚᱣᱟ ᱫᱚ ᱡᱚᱛᱚ ᱠᱟᱱᱟ ᱯᱷᱨᱤᱡᱽ ᱱᱟᱦᱟᱜ ᱱᱚᱜᱼᱚᱭ ᱱᱚᱝᱠᱟ ᱟᱨ ᱱᱚᱜᱼᱚᱭ ᱟᱭᱤᱥᱠᱨᱤᱢ ᱱᱚᱣᱟ ᱨᱮ ᱢᱮᱱᱟᱜᱼᱟ ᱱᱚᱣᱟ ᱫᱚ ᱦᱟᱸᱜ ᱮᱠᱮᱱ ᱰᱟᱵᱵᱟᱣᱟᱞᱟ ᱠᱟᱱᱟ ᱱᱟᱦᱟᱜ

ᱱᱚᱜᱼᱚ ᱱᱚᱝᱠᱟ ᱱᱟᱜ ᱦᱚᱸᱜᱼᱚᱭ ᱱᱚᱣᱟ ᱠᱳᱢᱯᱟᱱᱤ ᱨᱮᱭᱟᱜ ᱠᱟᱱ ᱜᱮᱭᱟ ᱱᱟᱜ ᱱᱚᱣᱟ ᱟᱭᱤᱥᱠᱨᱤᱢ ᱫᱚ ᱦᱮᱝᱭᱳ ᱠᱳᱢᱯᱟᱱᱤ ᱨᱮᱭᱟᱜ ᱱᱚᱜᱼᱚᱭ ᱯᱮ ᱧᱮᱞᱮᱫ ᱠᱟᱱ ᱜᱮᱭᱟ ᱱᱟᱜ ᱯᱷᱨᱤᱡᱽ ᱦᱚᱸ ᱱᱚᱣᱟ ᱫᱚ ᱦᱮᱝᱭᱳ ᱠᱳᱢᱯᱟᱱᱤ ᱯᱷᱨᱤᱡᱽ ᱠᱟᱱ ᱜᱮᱭᱟ ᱱᱟᱜ ᱱᱚᱜᱼᱚ ᱱᱚᱝᱠᱟ ᱱᱟᱜ ᱱᱚᱜᱼᱚᱭ ᱱᱚᱝᱠᱟ ᱱᱟᱜ ᱟᱨ ᱪᱮᱫ ᱞᱮᱠᱟ ᱱᱚᱜᱼᱚᱭ ᱟᱭᱤᱥ ᱠᱟᱱᱟ ᱱᱚᱜᱼᱚᱭ ᱯᱮ ᱧᱮᱞᱮᱫ ᱠᱟᱱ ᱜᱮᱭᱟ ᱞᱟᱴᱷᱟᱣ ᱠᱟᱱᱟ ᱯᱩᱨᱟᱹ ᱟᱭᱢᱟ ᱟᱭᱴᱮᱢ ᱟᱭᱴᱮᱢ ᱢᱮᱱᱟᱜᱼᱟ ᱱᱟᱜ

ᱟᱨ ᱜᱟᱛᱮ ᱠᱚ ᱱᱚᱜᱼᱚᱭ ᱯᱮ ᱧᱮᱞᱮᱫ ᱠᱟᱱ ᱜᱮᱭᱟ ᱱᱟᱜ ᱱᱚᱣᱟ ᱫᱚ ᱟᱭᱤᱥᱠᱨᱤᱢ ᱨᱮᱭᱟᱜ ᱧᱩᱛᱩᱢ ᱠᱟᱱᱟ ᱱᱚᱜᱼᱚᱭ ᱱᱚᱝᱠᱟ ᱱᱟᱜ ᱱᱮᱜᱼᱮ ᱱᱤᱝᱠᱟ ᱧᱩᱛᱩᱢᱟᱱ ᱟᱭᱴᱮᱢ ᱵᱟᱞᱟ ᱢᱮᱱᱟᱜᱼᱟ ᱦᱟᱸᱜ ᱱᱚᱜᱼᱚᱭ ᱯᱮ ᱧᱮᱞᱮᱫ ᱠᱟᱱ ᱜᱮᱭᱟ ᱱᱟᱜ ᱱᱚᱜᱼᱚ ᱱᱚᱝᱠᱟ ᱱᱚᱣᱟ ᱫᱚ ᱟᱭᱤᱥᱠᱨᱤᱢ ᱟᱭᱴᱮᱢ ᱨᱮᱭᱟᱜ ᱧᱩᱛᱩᱢ ᱠᱟᱱᱟ ᱱᱚᱜᱼᱚᱭ ᱱᱚᱝᱠᱟ ᱱᱟᱜ ᱟᱨ ᱴᱳᱴᱟᱞ ᱱᱟᱜ ᱢᱮᱱᱟᱜᱼᱟ ᱱᱚᱰᱮ ᱟᱴᱴᱤ ᱵᱮᱜᱽ ᱱᱟᱜ ᱱᱚᱣᱟ ᱨᱮᱜᱮ ᱵᱷᱚᱨᱟᱣ ᱦᱩᱭᱩᱜᱼᱟ

ᱱᱚᱜᱼᱚ ᱱᱚᱝᱠᱟ ᱟᱨ ᱯᱷᱟᱭᱱᱟᱞᱤ ᱜᱟᱛᱮ ᱠᱚ ᱤᱱᱟᱱ ᱟᱨ ᱵᱟᱨ ᱜᱟᱹᱰᱤ ᱨᱮ ᱞᱳᱰ ᱠᱟᱛᱮ ᱱᱚᱜᱼᱚᱭ ᱰᱮᱞᱤᱵᱷᱟᱨᱤ ᱞᱟᱹᱜᱤᱫ ᱪᱟᱞᱟᱣ ᱦᱩᱭ ᱞᱮᱱᱟ ᱟᱹᱰᱤ ᱜᱮ ᱦᱤᱡᱩᱜ ᱦᱩᱭᱩᱜ ᱠᱟᱱᱟ ᱱᱚᱜᱼᱚ ᱱᱚᱝᱠᱟ ᱚᱱᱛᱮ ᱰᱟᱦᱟᱨ ᱠᱚᱨᱮ ᱫᱚ ᱥᱮ ᱚᱠᱟ ᱠᱚᱨᱮ ᱰᱮᱞᱤᱵᱷᱟᱨᱤ ᱦᱩᱭᱩᱜ ᱠᱟᱱᱟ ᱚᱱᱟ ᱠᱚᱫᱚ ᱵᱟᱹᱧ ᱧᱮᱞ ᱪᱮᱫ ᱫᱟᱲᱮᱭᱟᱭᱟ ᱯᱮᱭᱟ ᱮᱱᱛᱮᱫ ᱪᱮᱫᱟᱜ ᱡᱮ ᱚᱠᱚᱭ ᱠᱮᱢᱮᱨᱟᱭ ᱤᱧᱟᱹ ᱥᱮ ᱚᱱᱟ ᱠᱚᱢ ᱠᱟᱹᱢᱤᱭᱟ ᱥᱮ ᱠᱮᱢᱮᱨᱟ ᱵᱟᱲᱟᱭᱟ ᱱᱚᱜᱼᱚᱭ ᱱᱚᱝᱠᱟ ᱱᱚᱣᱟ ᱰᱨᱮᱥ ᱦᱚᱨᱚᱜ ᱠᱟᱛᱮᱧ ᱪᱟᱞᱟᱣ ᱞᱮᱱᱟ ᱧᱮᱞ ᱫᱟᱲᱮᱭᱟᱹᱧ ᱠᱟᱱ ᱜᱮᱭᱟ ᱱᱟᱦᱟᱜ ᱱᱚᱝᱠᱟ ᱱᱚᱜᱼᱚᱭ ᱱᱚᱜᱼᱚ ᱱᱚᱝᱠᱟ